ᱟᱹᱛᱩ ᱫᱤᱥᱚᱢ ᱚᱞᱚᱜ ᱠᱚᱲᱟ ᱠᱩᱲᱤ ᱜᱤᱫᱽᱨᱟᱹ ᱠᱚ ᱪᱮᱫ ᱞᱮᱠᱟᱛᱮ ᱢᱤᱫᱴᱟᱝ ᱟᱹᱛᱩ ᱨᱮᱭᱟᱜ ᱯᱚᱨᱤᱵᱮᱥ ᱟᱹᱛᱩ ᱨᱮᱭᱟᱜ ᱯᱚᱨᱤᱵᱮᱥ ᱪᱮᱫ ᱞᱮᱠᱟ ᱛᱟᱦᱮᱱ ᱠᱟᱱᱛᱮ ᱩᱱᱠᱩ ᱚᱞᱚᱜ ᱠᱚᱲᱟ ᱠᱩᱲᱤ ᱜᱤᱫᱽᱨᱟᱹ ᱠᱚ ᱴᱷᱤᱠ ᱦᱚᱨᱛᱮ ᱵᱟᱝ ᱪᱟᱞᱟᱣ ᱠᱟᱛᱮ ᱟᱠᱚᱣᱟᱜ ᱯᱟᱲᱦᱟᱜ ᱨᱮᱭᱟᱜ ᱩᱫᱽᱫᱮᱥᱥᱚ ᱠᱚ ᱦᱤᱲᱤᱧᱮᱜᱼᱟ ᱟᱨ ᱛᱟᱭᱚᱢ ᱛᱮ ᱮᱴᱟᱜ ᱰᱟᱦᱟᱨ ᱥᱮᱫ ᱚᱱᱟ ᱜᱟᱛᱮ ᱡᱚᱴᱟᱣ ᱥᱟᱜ ᱛᱮ ᱠᱚ ᱠᱷᱟᱨᱟᱯ ᱤᱫᱤᱜ ᱠᱟᱱᱟ ᱚᱱᱟ ᱠᱟᱛᱷᱟ ᱜᱮ ᱱᱟᱦᱟᱜ ᱞᱤᱧ ᱠᱤᱪᱷᱤ ᱜᱟᱱ ᱥᱚᱨᱴ ᱤᱱᱯᱷᱚᱨᱢᱮᱥᱚᱱ ᱞᱤᱧ ᱞᱟᱹᱭ ᱧᱚᱜᱟ ᱟᱫᱚ ᱱᱤᱛᱚᱜ ᱡᱟᱹᱥᱛᱤ ᱠᱟᱛᱮ ᱧᱮᱞᱚᱜ ᱠᱟᱱᱟ ᱱᱚᱜᱼᱚ ᱱᱟᱦᱟᱜ ᱱᱩᱭ ᱡᱩᱞᱟᱭ ᱢᱟᱥᱚ ᱵᱚᱞᱚᱭᱮᱱ ᱜᱮᱭᱟ ᱟᱨ ᱚᱱᱠᱟ ᱢᱟ ᱦᱟᱱᱮ ᱡᱩᱱ ᱠᱚᱨᱮ ᱠᱷᱚᱱ ᱦᱚᱸ ᱥᱤᱛᱩᱝ ᱫᱤᱱ ᱠᱚᱨᱮ ᱠᱷᱚᱱ ᱦᱚᱸ ᱚᱱᱟ ᱞᱮᱠᱟᱱ ᱩᱱᱠᱩᱣᱟᱜ ᱠᱟᱹᱢᱤ ᱠᱚ ᱧᱮᱞᱚᱜ ᱠᱟᱱᱟ ᱚᱠᱚᱭ ᱠᱚᱣᱟᱜ ᱱᱟᱦᱟᱜ ᱩᱱᱠᱩ ᱚᱞᱚᱜ ᱠᱚᱲᱟ ᱠᱩᱲᱤ ᱜᱤᱫᱽᱨᱟᱹ ᱠᱚᱣᱟᱜ ᱩᱱᱠᱩ ᱟᱠᱚ ᱚᱞᱚᱜ ᱛᱟᱠᱚ ᱦᱩᱭᱩᱜ ᱠᱟᱱᱟ ᱢᱩᱲ ᱠᱟᱹᱢᱤ ᱫᱚ ᱢᱟᱱᱮ ᱟᱠᱚᱣᱟᱜ ᱢᱮᱱ ᱠᱟᱹᱢᱤ ᱫᱚ ᱛᱟᱦᱮᱸ ᱠᱟᱱᱟ ᱟᱠᱚᱣᱟᱜ ᱫᱚ ᱚᱞᱚᱜ ᱟᱠᱚ ᱟᱨ ᱠᱮᱨᱤᱭᱟᱨ ᱠᱚ ᱵᱤᱞᱰᱤᱝᱟ ᱤᱱ ᱯᱷᱤᱭᱩᱪᱟᱨ ᱟᱠᱚᱣᱟᱜ ᱡᱟᱸᱜᱟ ᱛᱮᱠᱚ ᱩᱱᱠᱩ ᱠᱚ ᱛᱤᱸᱜᱩ ᱠᱮᱴᱮᱡᱚᱜᱼᱟ ᱟᱨ ᱯᱷᱤᱭᱩᱪᱟᱨ ᱨᱮ ᱟᱠᱚ ᱯᱷᱮᱢᱤᱞᱤ ᱥᱟᱜ ᱠᱚ ᱛᱟᱦᱮᱱᱟ ᱥᱩᱠ ᱥᱩᱞᱩᱠ ᱨᱮ ᱪᱮᱫ ᱞᱮᱠᱟ ᱠᱚ ᱛᱟᱦᱮᱱᱟ ᱚᱞ ᱯᱟᱲᱦᱟᱣ ᱠᱟᱛᱮ ᱦᱚᱭᱛᱚ ᱪᱟᱹᱠᱨᱤᱭᱟᱠᱚ ᱵᱟᱝᱠᱷᱟᱱ ᱫᱚ ᱡᱟᱦᱟᱱᱟᱜ ᱜᱮ ᱱᱟᱦᱟᱜ ᱟᱡᱟᱜ ᱤᱱᱠᱟᱢ ᱥᱳᱨᱥ ᱠᱟᱹᱢᱤᱦᱚᱨᱟᱭ ᱥᱟᱵᱟ ᱚᱱᱠᱟ ᱞᱮᱠᱟᱛᱮ ᱦᱩᱱᱟᱹᱝ ᱩᱱᱠᱩ ᱫᱚᱠᱚ ᱠᱟᱹᱢᱤ ᱫᱟᱲᱮᱭᱟᱜ ᱜᱮᱭᱟ ᱟᱫᱚ ᱱᱤᱛᱚᱜ ᱥᱯᱮᱥᱟᱞᱤ ᱟᱵᱚ ᱥᱟᱱᱛᱟᱲ ᱥᱳᱥᱟᱭᱴᱤ ᱠᱟᱛᱷᱟ ᱞᱤᱧ ᱢᱮᱱᱟ ᱟᱵᱚ ᱥᱟᱱᱛᱟᱲ ᱠᱚᱲᱟ ᱜᱤᱫᱽᱨᱟᱹ ᱠᱚ ᱠᱩᱲᱤ ᱜᱤᱫᱽᱨᱟᱹ ᱠᱚ ᱩᱱᱠᱩ ᱵᱟᱹᱲᱤᱡ ᱰᱟᱦᱟᱨ ᱛᱮᱠᱚ ᱢᱚᱦᱰᱟ ᱟᱠᱟᱱᱟ ᱟᱹᱛᱩ ᱫᱤᱥᱚᱢ ᱨᱮᱭᱟᱜ ᱠᱟᱛᱷᱟ ᱜᱮᱞᱤᱧ ᱢᱮᱱᱮᱫᱼᱟ ᱱᱟᱦᱟᱜ ᱵᱟᱡᱟᱨ ᱨᱮᱭᱟᱜ ᱠᱟᱛᱷᱟ ᱫᱚ ᱱᱟᱦᱟᱜ ᱛᱟᱭᱚᱢ ᱛᱮᱞᱤᱧ ᱢᱮᱱᱟ ᱛᱚ ᱟᱹᱛᱩ ᱫᱤᱥᱚᱢ ᱨᱮᱭᱟᱜ ᱠᱟᱛᱷᱟ ᱡᱟᱦᱟᱸ ᱧᱮᱞ ᱧᱟᱢᱚᱜ ᱠᱟᱱᱟ ᱱᱤᱛᱚᱜ ᱫᱚ ᱡᱩᱞᱟᱭ ᱢᱟᱥ ᱫᱚ ᱯᱩᱨᱟᱹ ᱦᱟᱱᱟ ᱟᱹᱛᱩ ᱱᱟᱣᱟ ᱟᱹᱛᱩ ᱵᱚᱞ ᱮᱱᱮᱡ ᱠᱚ ᱛᱟᱦᱮᱱᱟ ᱟᱨ ᱵᱟᱠᱷᱟᱱ ᱫᱚ ᱱᱚᱣᱟ ᱰᱷᱮᱨ ᱫᱚ ᱱᱟᱦᱟᱜ ᱚᱱᱟ ᱰᱤᱥᱮᱢᱵᱚᱨ ᱫᱷᱟᱨᱟ ᱥᱮᱫ ᱠᱚᱨᱮ ᱰᱷᱮᱨ ᱛᱟᱦᱮᱱᱟ ᱡᱟᱱᱩᱣᱟᱨᱤ ᱫᱷᱟᱨᱟ ᱥᱮᱫ ᱯᱷᱮᱵᱽᱨᱩᱣᱟᱨᱤ ᱫᱷᱟᱨᱟ ᱥᱮᱫ ᱠᱚᱨᱮ ᱛᱟᱦᱮᱱᱟ ᱟᱫᱚ ᱚᱱᱠᱟ ᱞᱮᱠᱟᱛᱮ ᱩᱱᱠᱩ ᱟᱠᱚ ᱚᱠᱚᱭ ᱫᱚ ᱱᱟᱦᱟᱜ ᱩᱱᱤ ᱠᱚᱞᱮᱡᱽ ᱠᱚᱲᱟ ᱜᱤᱫᱽᱨᱟᱹ ᱠᱚᱲᱟ ᱜᱤᱫᱽᱨᱟᱹ ᱢᱟᱲᱟᱝ ᱠᱟᱛᱷᱟ ᱞᱤᱧ ᱢᱮᱱᱮᱫᱼᱟ ᱠᱚᱲᱟ ᱜᱤᱫᱽᱨᱟᱹ ᱫᱚ ᱪᱮᱫ ᱪᱤᱠᱟᱹᱭᱮᱱᱟ ᱟᱹᱛᱩ ᱨᱤᱱ ᱩᱱᱠᱩ ᱚᱫᱷᱟ ᱯᱟᱹᱴᱷᱩᱣᱟᱹ ᱱᱟᱦᱟᱜ ᱡᱟᱦᱟᱸᱭ ᱢᱮᱱᱟᱜ ᱠᱚᱣᱟ ᱚᱫᱷᱟ ᱯᱟᱹᱴᱷᱩᱣᱟᱹ ᱠᱚ ᱩᱱᱠᱩ ᱪᱮᱫ ᱢᱤᱫᱴᱟᱝ ᱟᱠᱚ ᱢᱤᱫᱴᱟᱝ ᱵᱚᱞ ᱮᱱᱮᱡ ᱜᱨᱩᱯ ᱛᱟᱦᱮᱱᱟ ᱵᱚᱞ ᱮᱱᱮᱡ ᱜᱨᱩᱯ ᱫᱚ ᱪᱮᱫ ᱠᱚ ᱪᱮᱠᱟᱭᱟ ᱟᱫᱚ ᱩᱱᱠᱩ ᱫᱚ ᱚᱠᱟ ᱠᱚᱨᱮ ᱪᱚ ᱪᱷᱳᱴᱳ ᱢᱳᱴᱳ ᱴᱩᱨᱱᱟᱢᱮᱱᱴ ᱠᱚ ᱦᱩᱭᱩᱜ ᱠᱷᱟᱱ ᱦᱟᱱᱟ ᱟᱹᱛᱩ ᱨᱮ ᱱᱚᱣᱟ ᱟᱹᱛᱩ ᱨᱮ ᱚᱸᱰᱮ ᱠᱚ ᱫᱟᱹᱲ ᱪᱟᱞᱟᱜᱼᱟ ᱟᱨ ᱟᱠᱚ ᱯᱩᱭᱥᱟᱹ ᱠᱚ ᱰᱳᱱᱮᱥᱚᱱ ᱵᱟᱲᱟ ᱧᱚᱜ ᱠᱟᱛᱮ ᱟᱠᱚ ᱵᱷᱤᱛᱨᱤ ᱨᱮ ᱯᱞᱮᱭᱟᱨᱥ ᱠᱚ ᱵᱷᱤᱛᱨᱤ ᱨᱮᱜᱮ ᱰᱳᱱᱮᱥᱚᱱ ᱵᱟᱲᱟ ᱠᱟᱛᱮ ᱦᱟᱱᱟ ᱟᱹᱛᱩ ᱠᱚ ᱫᱟᱹᱲᱟ ᱱᱚᱣᱟ ᱟᱹᱛᱩ ᱠᱚ ᱫᱟᱹᱲᱟ ᱟᱨ ᱱᱤᱛᱚᱜ ᱫᱚ ᱚᱱᱟ ᱠᱟᱹᱥᱤ ᱯᱨᱟᱭᱤᱡᱽ ᱢᱟ ᱱᱟᱦᱟᱜ ᱵᱟᱠᱚ ᱧᱟᱢᱮᱫ ᱠᱚᱜᱮᱭᱟ ᱠᱟᱹᱥᱤ ᱢᱟ ᱵᱟᱠᱚ ᱫᱚᱦᱚᱭᱮᱫ ᱠᱚᱣᱟ ᱟᱫᱚ ᱚᱠᱟᱨᱮ ᱴᱟᱠᱟ ᱠᱚ ᱫᱚᱦᱚᱭᱮᱫᱼᱟ ᱵᱟᱠᱷᱟᱱ ᱫᱚ ᱠᱚᱢ ᱠᱚᱢ ᱴᱟᱠᱟ ᱵᱟᱠᱷᱟᱱ ᱯᱳᱞᱴᱨᱤ ᱩᱱᱠᱩ ᱨᱟᱺᱰᱤ ᱥᱤᱢ ᱱᱟᱦᱟᱜ ᱩᱱᱠᱩ ᱯᱳᱞᱴᱨᱤ ᱯᱨᱟᱭᱤᱡᱽ ᱛᱮᱦᱚᱸ ᱟᱠᱚ ᱠᱚ ᱠᱩᱥᱤ ᱡᱚᱝ ᱠᱟᱱᱟ ᱟᱪᱪᱷᱟ ᱩᱱᱠᱩ ᱯᱨᱟᱭᱤᱡᱽ ᱠᱚ ᱟᱹᱜᱩ ᱠᱟᱛᱮ ᱧᱤᱫᱟᱹ ᱫᱚᱠᱚ ᱵᱚᱠᱥ ᱠᱚᱠᱚ ᱵᱟᱡᱟᱣᱟ ᱟᱨ ᱠᱚ ᱡᱚᱢ ᱧᱩᱭᱟᱠᱚ ᱥᱚᱲᱮᱭᱟᱠᱚ ᱟᱪᱪᱷᱟ ᱱᱚᱜᱼᱚ ᱱᱚᱝᱠᱟᱛᱮ ᱡᱩᱫᱤ ᱟᱠᱚ ᱢᱤᱫᱴᱟᱝ ᱮᱱᱴᱟᱨᱴᱮᱱᱢᱮᱱᱴ ᱢᱟ ᱨᱟᱹᱥᱠᱟᱹ ᱢᱟ ᱦᱤᱡᱩᱜ ᱠᱟᱱ ᱜᱮᱭᱟ ᱵᱟᱠᱷᱟᱱ ᱫᱚᱧ ᱢᱮᱱᱟ ᱜᱩᱰ ᱥᱟᱭᱤᱰ ᱫᱚ ᱚᱱᱟ ᱫᱚ ᱛᱟᱦᱮᱱ ᱠᱟᱱ ᱜᱮᱭᱟ ᱯᱷᱤᱡᱤᱠᱟᱞ ᱯᱷᱤᱴᱱᱮᱥ ᱦᱚᱸ ᱛᱟᱠᱚ ᱦᱩᱭ ᱫᱟᱲᱮᱭᱟᱜ ᱠᱟᱱ ᱜᱮᱭᱟ ᱟᱨ ᱟᱠᱚᱣᱟᱜ ᱢᱤᱫᱴᱟᱝ ᱦᱮᱯᱤᱱᱮᱥ ᱦᱚᱸ ᱦᱤᱡᱩᱜ ᱠᱟᱱ ᱜᱮᱭᱟ ᱚᱱᱟ ᱫᱚ ᱦᱩᱭᱩᱜ ᱠᱟᱱ ᱜᱮᱭᱟ ᱚᱱᱟ ᱫᱚ ᱢᱮᱨᱤᱴ ᱠᱟᱱ ᱜᱮᱭᱟ ᱟᱫᱚ ᱚᱱᱟ ᱫᱚ ᱟᱠᱚ ᱡᱟᱦᱟᱸ ᱛᱤᱱᱟᱹᱜ ᱚᱞ ᱠᱟᱛᱮ ᱟᱭᱳ ᱵᱟᱵᱟ ᱡᱟᱦᱟᱸ ᱞᱮᱠᱟ ᱚᱞ ᱯᱟᱲᱦᱟᱣ ᱠᱟᱛᱮ ᱚᱱᱟ ᱴᱟᱠᱟ ᱠᱷᱚᱨᱪᱚ ᱠᱟᱛᱮ ᱟᱭᱳ ᱵᱟᱵᱟ ᱟᱥᱟ ᱠᱩᱠᱢᱩ ᱡᱟᱦᱟᱸ ᱚᱱᱟ ᱫᱚ ᱱᱟᱜ ᱵᱟᱭ ᱥᱟᱹᱨᱤᱜ ᱠᱟᱱᱟ ᱪᱮᱫ ᱞᱟᱹᱜᱤᱫ ᱵᱟᱭ ᱥᱟᱹᱨᱤᱜ ᱠᱟᱱᱟ ᱩᱱᱤ ᱡᱟᱦᱟᱸᱭ ᱵᱮᱥᱮ ᱚᱞᱚᱜ ᱠᱟᱱ ᱨᱮᱦᱚᱸ ᱩᱱᱤ ᱜᱤᱫᱽᱨᱟᱹ ᱚᱱᱟ ᱟᱹᱛᱩ ᱨᱮᱭᱟᱜ ᱜᱨᱩᱯ ᱨᱮ ᱡᱩᱫᱤ ᱵᱟᱭ ᱢᱮᱥᱟᱜ ᱠᱟᱱᱟ ᱩᱱᱤ ᱠᱚ ᱢᱟᱱᱮ ᱠᱚ ᱮᱠ ᱪᱷᱟᱹᱴᱤᱭᱟᱹᱭᱟ ᱠᱚ ᱢᱟᱱᱮ ᱩᱱᱤ ᱵᱟᱠᱚ ᱡᱚᱴᱟᱣᱮᱭᱟ ᱵᱟᱠᱚ ᱢᱮᱥᱟᱭᱮᱭᱟ ᱜᱟᱯᱟ ᱮᱭᱟ ᱟᱢ ᱫᱚ ᱩᱱᱟᱹᱜ ᱚᱞ ᱯᱟᱲᱦᱟᱣ ᱠᱟᱛᱮ ᱱᱟᱜ ᱟᱢ ᱜᱮᱢ ᱪᱟᱹᱠᱨᱤᱭᱟ ᱟᱞᱮ ᱫᱚ ᱵᱟᱞᱮ ᱚᱞ ᱟᱠᱟᱜᱼᱟ ᱟᱨ ᱟᱞᱮ ᱫᱚ ᱵᱟᱞᱮ ᱦᱳᱭᱟ ᱢᱟ ᱟᱢ ᱫᱚ ᱚᱞᱚᱜ ᱢᱮ ᱱᱟᱜ ᱚᱱᱮ ᱚᱱᱠᱟ ᱨᱚᱲ ᱠᱟᱛᱷᱟ ᱠᱚ ᱟᱹᱰᱤ ᱜᱟᱱ ᱦᱟᱹᱥᱤ ᱩᱰᱨᱟᱹᱣ ᱠᱟᱛᱷᱟ ᱠᱚᱠᱚ ᱢᱮᱛᱟᱭᱟ ᱟᱯᱮ ᱫᱚ ᱪᱟᱹᱠᱨᱤ ᱫᱚ ᱱᱟᱜ ᱯᱮ ᱟᱨ ᱴᱟᱠᱟ ᱯᱮ ᱟᱹᱜᱩᱭᱟ ᱚᱱᱮ ᱚᱱᱠᱟ ᱠᱟᱛᱷᱟ ᱠᱚ ᱤᱫᱤ ᱠᱟᱛᱮ ᱩᱱᱤ ᱵᱟᱭ ᱮᱵᱷᱚᱭᱮᱰ ᱫᱟᱲᱮᱭᱟᱜᱼᱟ ᱩᱱᱠᱩᱣᱟᱜ ᱚᱱᱮ ᱚᱱᱠᱟᱱ ᱨᱚᱲ ᱱᱤᱪᱷᱞᱟᱹᱣ ᱠᱟᱛᱷᱟ ᱠᱚ ᱟᱫᱚ ᱡᱟᱦᱟᱸᱭ ᱵᱮᱥ ᱜᱤᱫᱽᱨᱟᱹ ᱱᱟᱜ ᱟᱹᱛᱩ ᱫᱤᱥᱚᱢ ᱨᱮ ᱚᱞᱚᱜ ᱠᱟᱱᱟᱭ ᱠᱚᱞᱮᱡᱽ ᱨᱮ ᱚᱞᱚᱜ ᱠᱟᱱ ᱨᱮᱦᱚᱸ ᱡᱩᱫᱤ ᱟᱹᱛᱩ ᱫᱤᱥᱚᱢ ᱦᱤᱡᱩᱜ ᱠᱟᱱᱟ ᱮᱱᱠᱷᱟᱱ ᱩᱱᱤ ᱢᱟ ᱱᱟᱜ ᱚᱱᱟ ᱯᱚᱨᱤᱵᱮᱥ ᱨᱮ ᱛᱟᱦᱮᱱ ᱠᱟᱱᱟᱭ ᱢᱟᱱᱮ ᱩᱱᱤ ᱫᱚ ᱱᱟᱜ ᱟᱹᱰᱤᱜᱮ ᱵᱟᱹᱲᱤᱡ ᱦᱚᱨᱛᱮ ᱪᱟᱞᱟᱜ ᱠᱟᱱᱟᱭ ᱟᱨ ᱢᱤᱫᱴᱟᱝ ᱚᱱᱠᱟ ᱜᱮ ᱚᱱᱟ ᱢᱟ ᱵᱚᱞ ᱮᱱᱮᱡ ᱛᱟᱦᱮᱸᱭᱮᱱᱟ ᱟᱨ ᱢᱤᱫᱴᱟᱝ ᱚᱱᱠᱟ ᱜᱮ ᱚᱠᱟ ᱨᱮᱪᱚ ᱱᱟᱦᱟᱜ ᱱᱤᱛᱚᱜ ᱫᱚ ᱠᱚᱢ ᱧᱚᱜ ᱟᱠᱟᱱᱟ ᱢᱟᱲᱟᱝ ᱢᱟᱲᱟᱝ ᱰᱷᱮᱨ ᱛᱟᱦᱮᱸᱭᱟ ᱰᱨᱟᱢᱟ ᱠᱚᱢᱯᱤᱴᱤᱥᱚᱱ ᱠᱚ ᱰᱨᱟᱢᱟ ᱠᱚᱢᱯᱤᱴᱤᱥᱚᱱ ᱨᱮ ᱡᱩᱫᱤ ᱟᱡ ᱥᱮᱞᱮᱫ ᱟᱠᱟᱱᱟᱭ ᱦᱟᱱᱟ ᱟᱛᱳ ᱨᱮ ᱰᱨᱟᱢᱟ ᱠᱚᱢᱯᱤᱴᱤᱥᱚᱱ ᱱᱟᱣᱟ ᱟᱛᱳ ᱨᱮ ᱰᱨᱟᱢᱟ ᱠᱚᱢᱯᱤᱴᱤᱥᱚᱱ ᱟᱫᱚ ᱱᱟᱦᱟᱜ ᱰᱨᱟᱢᱟ ᱠᱚᱢᱯᱤᱴᱤᱥᱚᱱ ᱫᱚ ᱪᱟᱵᱟ ᱧᱚᱜ ᱟᱠᱟᱱᱟ ᱟᱫᱚ ᱚᱱᱮ ᱚᱱᱠᱟᱱ ᱡᱤᱱᱤᱥ ᱱᱤᱛᱚᱜ ᱵᱚᱞ ᱮᱱᱮᱡ ᱫᱚ ᱪᱟᱹᱞᱩ ᱟᱠᱟᱱ ᱜᱮᱭᱟ ᱵᱚᱞ ᱮᱱᱮᱡ ᱠᱚ ᱪᱟᱹᱞᱩ ᱟᱠᱟᱱ ᱛᱮ ᱟᱫᱚ ᱟᱹᱰᱤ ᱜᱟᱱ ᱢᱟᱱᱮ ᱵᱟᱹᱲᱤᱡ ᱨᱟᱥᱛᱟ ᱛᱮᱠᱚ ᱪᱟᱞᱟᱜ ᱠᱟᱱᱟ ᱟᱫᱚ ᱵᱚᱞ ᱮᱱᱮᱡ ᱫᱚ ᱱᱟᱜ ᱠᱷᱟᱨᱟᱯ ᱫᱚ ᱵᱟᱹᱧ ᱢᱮᱛᱟᱜᱟᱜ ᱠᱟᱱᱟ ᱵᱚᱞ ᱮᱱᱮᱡ ᱫᱚ ᱴᱷᱤᱠ ᱜᱮᱭᱟ ᱟᱫᱚ ᱯᱨᱚᱯᱚᱨ ᱜᱟᱭᱰᱮᱱᱥ ᱠᱚ ᱵᱟᱠᱚ ᱧᱟᱢ ᱫᱟᱲᱮᱭᱟᱜ ᱠᱟᱱᱟ ᱩᱱᱠᱩ ᱯᱞᱮᱭᱟᱨᱥ ᱠᱚ ᱡᱟᱦᱟᱸ ᱠᱳᱪ ᱠᱚᱣᱟᱜ ᱟᱨ ᱟᱹᱛᱩ ᱫᱤᱥᱚᱢ ᱨᱮᱢᱟ ᱚᱱᱠᱟᱱ ᱠᱟᱯᱴᱮᱱ ᱵᱟᱠᱷᱟᱱ ᱠᱳᱪ ᱠᱚ ᱵᱟᱹᱱᱩᱜ ᱠᱚᱣᱟ ᱛᱚ ᱮᱱᱠᱷᱟᱱ ᱩᱱᱠᱩ ᱫᱚ ᱟᱹᱲᱩᱢ ᱛᱟᱹᱲᱩᱢ ᱡᱟᱦᱟᱸ ᱞᱮᱠᱟ ᱜᱮᱠᱚ ᱮᱱᱮᱡ ᱠᱟᱱᱟ ᱚᱠᱟ ᱨᱮᱫᱚ ᱤᱱᱡᱚᱨᱚᱜ ᱠᱟᱱᱟ ᱟᱨ ᱚᱠᱟ ᱫᱚ ᱪᱮᱫ ᱮ ᱪᱮᱠᱟᱜ ᱠᱟᱱᱟ ᱚᱠᱟ ᱫᱚ ᱛᱤ ᱡᱟᱸᱜᱟ ᱦᱚᱸ ᱨᱟᱹᱯᱩᱫᱚᱜ ᱠᱟᱱᱟ ᱱᱚᱜᱼᱚ ᱱᱚᱝᱠᱟᱱ ᱟᱪᱪᱷᱟ ᱡᱩᱫᱤ ᱩᱱᱤ ᱢᱤᱫᱴᱟᱝ ᱯᱞᱮᱭᱟᱨ ᱛᱤ ᱡᱟᱸᱜᱟ ᱛᱟᱭ ᱨᱟᱹᱯᱩᱫᱚᱜ ᱠᱟᱱᱟ ᱟᱡ ᱟᱹᱲᱩᱢ ᱛᱟᱹᱲᱩᱢᱮ ᱮᱱᱮᱡ ᱠᱷᱟᱱ ᱢᱟ ᱚᱸᱰᱮ ᱢᱟ ᱱᱟᱦᱟᱜ ᱥᱤᱥᱴᱚᱢᱮᱴᱤᱠ ᱤᱭᱟᱹ ᱵᱟᱹᱱᱩᱜᱼᱟ ᱨᱩᱞ ᱨᱮᱜᱩᱞᱮᱥᱚᱱ ᱵᱟᱹᱱᱩᱜᱼᱟ ᱵᱚᱞ ᱮᱱᱮᱡ ᱨᱮ ᱡᱟᱦᱟᱸ ᱛᱤᱱᱟᱹᱜ ᱨᱩᱞ ᱨᱮᱜᱩᱞᱮᱥᱚᱱ ᱢᱮᱱᱟᱜᱼᱟ ᱚᱱᱟ ᱵᱟᱠᱚ ᱢᱟᱱᱟᱣ ᱵᱟᱛᱟᱣᱮᱫᱼᱟ ᱛᱚ ᱦᱟᱹᱱᱤ ᱠᱚᱠᱷᱟᱭᱮᱢ ᱱᱟᱹᱭ ᱠᱚᱠᱷᱟᱭᱮᱢ ᱦᱟᱹᱱᱤ ᱫᱷᱟᱠᱞᱟᱣ ᱜᱚᱫ ᱠᱟᱭᱢᱮ ᱟᱨ ᱜᱩᱞᱤ ᱨᱮ ᱜᱚᱞ ᱢᱮ ᱱᱚᱜᱼᱚ ᱱᱚᱝᱠᱟᱱ ᱠᱚ ᱮᱱᱮᱡ ᱠᱟᱱᱟ ᱮᱱᱠᱷᱟᱱ ᱚᱱᱠᱟ ᱚᱱᱠᱟᱛᱮ ᱟᱫᱚ ᱟᱡ ᱢᱟ ᱦᱩᱥᱤᱭᱟᱨ ᱛᱟᱦᱮᱱᱟ ᱡᱩᱫᱤ ᱵᱚᱞᱮ ᱟᱹᱛᱠᱤᱨ ᱟᱠᱟᱫᱮᱭᱟ ᱟᱨᱦᱚᱸ ᱩᱱᱤ ᱚᱠᱟ ᱞᱮᱠᱟ ᱢᱟᱱᱮ ᱡᱟᱸᱜᱟ ᱯᱟᱴᱟᱜ ᱠᱟᱛᱮ ᱵᱷᱤᱸᱫᱟᱹᱲᱮᱭᱟ ᱱᱚᱜᱼᱚ ᱱᱚᱝᱠᱟᱱ ᱡᱤᱱᱤᱥ ᱠᱚ ᱟᱹᱰᱤ ᱜᱟᱱ ᱠᱷᱟᱨᱟᱯᱚᱜ ᱠᱟᱱᱟ ᱚᱸᱰᱮ ᱢᱟ ᱯᱨᱚᱯᱟᱨ ᱜᱟᱭᱰᱮᱱᱥ ᱵᱟᱹᱱᱩᱜᱼᱟ ᱪᱮ ᱠᱳᱪ ᱠᱚᱣᱟᱜ ᱟᱫᱚ ᱱᱚᱜᱼᱚ ᱱᱚᱣᱟ ᱡᱤᱱᱤᱥ ᱠᱚ ᱵᱟᱹᱲᱤᱡ ᱜᱮᱭᱟ ᱟᱫᱚ ᱱᱚᱣᱟ ᱠᱚᱨᱮ ᱠᱷᱚᱱ ᱚᱞᱚᱜ ᱠᱚᱲᱟ ᱠᱚ ᱡᱟᱦᱟᱸᱭ ᱵᱮᱥ ᱯᱮ ᱚᱞᱚᱜ ᱠᱟᱱᱟ ᱩᱱᱠᱩ ᱠᱚ ᱟᱨ ᱡᱟᱦᱟᱸᱭ ᱵᱟᱯᱮ ᱚᱞᱚᱜ ᱠᱟᱱ ᱨᱮᱦᱚᱸ ᱱᱩᱠᱩ ᱵᱮᱥ ᱚᱞᱚᱜ ᱠᱚᱫᱚ ᱟᱞᱚᱯᱮ ᱱᱚᱝᱠᱟ ᱟᱞᱚᱯᱮ ᱟᱯᱮᱭᱟᱜ ᱵᱟᱹᱲᱤᱡ ᱦᱚᱨᱛᱮ ᱟᱞᱚᱯᱮ ᱤᱫᱤ ᱠᱚᱣᱟ ᱟᱨ ᱟᱯᱮ ᱦᱚᱸ ᱵᱮᱥᱚᱜ ᱯᱮ ᱱᱩᱭ ᱡᱟᱦᱟᱸ ᱞᱮᱠᱟᱭ ᱵᱮᱥ ᱮ ᱚᱞᱚᱜ ᱠᱟᱱᱟ ᱚᱱᱠᱟ ᱚᱞᱚᱜ ᱨᱮ ᱠᱚᱢᱯᱤᱴᱤᱥᱚᱱ ᱫᱚᱦᱚᱭ ᱯᱮ ᱠᱷᱮᱞ ᱠᱩᱫ ᱨᱮᱦᱚᱸ ᱠᱚᱢᱯᱤᱴᱤᱥᱚᱱ ᱫᱚᱦᱚᱭ ᱯᱮ ᱠᱤᱱᱛᱩ ᱯᱨᱚᱯᱟᱨ ᱜᱟᱭᱰᱮᱱᱥ ᱚᱸᱰᱮ ᱢᱤᱫᱴᱟᱝ ᱠᱚ ᱛᱟᱦᱮᱱᱟ ᱚᱱᱟ ᱞᱟᱹᱜᱤᱫ ᱛᱮᱜᱮ ᱡᱚᱛᱚᱣᱟᱜ ᱨᱮᱜᱮ ᱨᱩᱞ ᱨᱮᱜᱩᱞᱮᱥᱚᱱ ᱫᱚ ᱢᱟᱱᱟᱣ ᱵᱟᱛᱟᱣ ᱫᱚᱨᱠᱟᱨ ᱟᱨ ᱩᱭᱫᱟᱣᱩᱴ ᱨᱩᱞ ᱨᱮᱜᱩᱞᱮᱥᱚᱱ ᱟᱨ ᱱᱚᱣᱟ ᱰᱤᱥᱤᱯᱞᱤᱱ ᱵᱟᱝᱠᱷᱟᱱ ᱫᱚ ᱟᱯᱮᱭᱟᱜ ᱠᱮᱨᱤᱭᱟᱨ ᱛᱤᱥᱦᱚᱸ ᱵᱨᱟᱭᱤᱴ ᱯᱷᱤᱭᱩᱪᱟᱨ ᱵᱟᱯᱮ ᱵᱮᱱᱟᱣ ᱫᱟᱲᱮᱭᱟᱜᱼᱟ ᱟᱨ ᱱᱚᱜᱼᱚᱭ ᱱᱚᱝᱠᱟᱱ ᱠᱟᱛᱷᱟ ᱠᱚ ᱟᱪᱪᱷᱟ ᱠᱩᱲᱤ ᱜᱤᱫᱽᱨᱟᱹ ᱥᱟᱭᱤᱰ ᱤᱧ ᱤᱫᱤ ᱧᱚᱜᱟ ᱠᱩᱲᱤ ᱜᱤᱫᱽᱨᱟᱹ ᱦᱚᱸ ᱪᱮᱫ ᱠᱚ ᱪᱮᱠᱟᱭᱮᱱᱟ ᱱᱤᱛᱚᱜ ᱠᱚᱞᱮᱡᱽ ᱠᱚᱨᱮ ᱠᱚ ᱚᱞᱚᱜ ᱠᱟᱱ ᱜᱮᱭᱟ ᱟᱭᱳ ᱵᱟᱵᱟ ᱩᱱᱟᱹᱜ ᱴᱟᱠᱟ ᱯᱩᱭᱥᱟᱹ ᱠᱷᱚᱨᱪᱚ ᱠᱟᱛᱮ ᱠᱚ ᱚᱞ ᱯᱟᱲᱦᱟᱣ ᱦᱚᱪᱚᱭᱮᱫ ᱠᱚᱣᱟ ᱡᱮ ᱜᱤᱫᱽᱨᱟᱹ ᱛᱤᱧ ᱠᱩᱲᱤ ᱜᱤᱫᱽᱨᱟᱹ ᱠᱟᱱᱟᱭ ᱢᱤᱫ ᱫᱤᱱ ᱵᱟᱝ ᱢᱤᱫ ᱫᱤᱱ ᱮᱴᱟᱜ ᱚᱲᱟᱜ ᱛᱮ ᱪᱟᱞᱟᱜ ᱟᱭ ᱟᱨ ᱚᱸᱰᱮ ᱟᱡᱟᱜ ᱥᱟᱝᱥᱟᱨᱤᱠ ᱡᱤᱵᱚᱱ ᱪᱮᱫ ᱞᱮᱠᱟᱨᱮ ᱵᱮᱥ ᱨᱮ ᱵᱤᱛᱟᱹᱣᱟᱭ ᱚᱞ ᱯᱟᱲᱦᱟᱣ ᱞᱮᱱᱠᱷᱟᱱ ᱟᱡᱨᱮᱱ ᱜᱤᱫᱽᱨᱟᱹ ᱠᱚ ᱵᱮᱥ ᱨᱮ ᱥᱤᱠᱷᱱᱟᱹᱛ ᱮ ᱮᱢ ᱫᱟᱲᱮ ᱟᱠᱚᱣᱟ ᱵᱮᱥ ᱥᱠᱩᱞ ᱠᱚᱨᱮ ᱮᱰᱢᱤᱥᱚᱱ ᱵᱟᱠᱷᱟᱱ ᱚᱲᱟᱜ ᱨᱮ ᱟᱡ ᱢᱤᱫᱴᱟᱝ ᱠᱳᱪᱤᱝ ᱮ ᱮᱢ ᱫᱟᱲᱮ ᱟᱠᱚᱣᱟ ᱚᱱᱮ ᱚᱱᱠᱟᱱ ᱡᱤᱱᱤᱥ ᱠᱚ ᱛᱟᱦᱮᱱ ᱠᱟᱱᱟ ᱮᱱᱠᱷᱟᱱ ᱟᱡ ᱚᱱᱠᱟᱱ ᱵᱮᱥ ᱫᱷᱟᱨᱟ ᱪᱟᱹᱠᱨᱤᱭᱟᱹ ᱫᱷᱟᱨᱟ ᱚᱲᱟᱜ ᱨᱮ ᱪᱟᱞᱟᱣ ᱞᱮᱱᱠᱷᱟᱱ ᱩᱱᱤ ᱟᱡ ᱨᱮᱱ ᱜᱤᱫᱽᱨᱟᱹ ᱠᱚᱦᱚᱸ ᱛᱚ ᱵᱮᱥ ᱮ ᱧᱮᱞ ᱫᱟᱲᱮ ᱟᱠᱚᱣᱟ ᱵᱟᱠᱷᱟᱱ ᱟᱡ ᱦᱚᱸᱭ ᱪᱟᱹᱠᱨᱤ ᱠᱷᱟᱱ ᱱᱤᱛᱚᱜ ᱫᱚ ᱠᱚᱲᱟ ᱠᱩᱲᱤ ᱥᱚᱢᱟᱱ ᱪᱟᱹᱠᱨᱤ ᱠᱷᱟᱱᱮ ᱟᱡ ᱨᱮᱱ ᱜᱤᱫᱽᱨᱟᱹ ᱠᱚᱦᱚᱸ ᱵᱮᱥᱮ ᱧᱮᱞ ᱫᱟᱲᱮᱭᱟᱠᱚᱣᱟ ᱚᱞ ᱯᱟᱲᱦᱟᱣ ᱦᱚᱪᱚ ᱫᱟᱲᱮᱭᱟᱠᱚᱣᱟᱭ ᱟᱨ ᱟᱨᱛᱷᱤᱠ ᱩᱱᱱᱚᱛᱤ ᱛᱟᱹᱠᱤᱱ ᱦᱩᱭᱩᱜᱼᱟ ᱚᱱᱮ ᱚᱱᱟ ᱠᱚ ᱟᱥᱟ ᱫᱚᱦᱚ ᱠᱟᱛᱮ ᱡᱚᱛᱚ ᱱᱤᱛᱚᱜ ᱫᱚ ᱠᱚᱲᱟ ᱜᱤᱫᱽᱨᱟᱹ ᱦᱩᱭᱩᱜ ᱠᱩᱲᱤ ᱜᱤᱫᱽᱨᱟᱹ ᱦᱩᱭᱩᱜ ᱡᱚᱛᱚ ᱥᱚᱢᱟᱱ ᱢᱮᱫ ᱱᱚᱡᱚᱨ ᱛᱮᱠᱚ ᱧᱮᱞᱮᱫ ᱠᱚᱣᱟ ᱟᱨ ᱚᱱᱠᱟ ᱜᱮ ᱡᱩᱫᱤ ᱦᱩᱱᱟᱹᱝ ᱟᱨ ᱱᱩᱭ ᱠᱩᱲᱤ ᱜᱤᱫᱽᱨᱟᱹ ᱦᱚᱸ ᱪᱮᱥᱴᱟᱭᱟ ᱮᱱᱠᱷᱟᱱ ᱫᱚ ᱟᱡᱟᱜ ᱯᱷᱤᱭᱩᱪᱟᱨ ᱵᱨᱟᱭᱤᱴ ᱯᱷᱤᱭᱩᱪᱟᱨ ᱦᱩᱭᱩᱜᱼᱟ ᱟᱨ ᱱᱤᱛᱚᱜ ᱩᱱᱠᱩ ᱥᱟᱭᱤᱰ ᱤᱧ ᱤᱫᱤ ᱟᱠᱟᱫᱼᱟ ᱡᱮ ᱵᱟᱝᱟ ᱩᱱᱠᱩ ᱱᱤᱛᱚᱜ ᱪᱮᱫ ᱠᱚ ᱪᱤᱠᱟᱹᱭᱮᱫᱼᱟ ᱟᱹᱛᱩ ᱟᱹᱛᱩ ᱨᱮ ᱢᱤᱫᱴᱟᱝ ᱡᱟᱦᱟᱱᱟᱜ ᱢᱤᱫᱴᱟᱝ ᱯᱷᱟᱝᱥᱚᱱ ᱦᱩᱭᱩᱜ ᱠᱟᱱᱟ ᱯᱷᱟᱝᱥᱚᱱ ᱦᱩᱭᱩᱜ ᱠᱟᱱ ᱠᱷᱟᱱ ᱚᱸᱰᱮ ᱪᱮᱫ ᱠᱚ ᱪᱤᱠᱟᱹᱭᱮᱫᱼᱟ ᱚᱠᱟᱨᱮ ᱪᱚ ᱱᱟᱦᱟᱜ ᱢᱤᱫᱴᱟᱝ ᱱᱮᱜᱮ ᱯᱟᱨᱚᱢᱮᱱᱟ ᱡᱩᱱ ᱢᱟᱥ ᱠᱚᱨᱮ ᱱᱟᱦᱟᱜ ᱥᱤᱫᱚ ᱠᱟᱹᱱᱦᱩ ᱦᱩᱞ ᱢᱟᱦᱟ ᱟᱫᱚ ᱥᱤᱫᱩ ᱠᱟᱹᱱᱦᱩ ᱦᱩᱞ ᱢᱟᱦᱟ ᱨᱮ ᱪᱮᱫ ᱠᱚ ᱪᱤᱠᱟᱹᱭᱟ ᱞᱟᱜᱽᱬᱮ ᱮᱱᱮᱡ ᱦᱮᱯᱨᱟᱣ ᱠᱚ ᱫᱚᱦᱚᱭᱟ ᱟᱪᱪᱷᱟ ᱟᱨ ᱜᱮ ᱪᱮᱫ ᱪᱚ ᱦᱤᱡᱩᱜ ᱠᱟᱱᱟ ᱱᱟᱦᱟᱜ ᱚᱱᱠᱟᱱᱟᱜ ᱟᱵᱚᱣᱟᱜ ᱢᱤᱫᱴᱟᱝ ᱯᱨᱳᱜᱨᱟᱢ ᱠᱚ ᱱᱟᱦᱟᱜ ᱢᱮᱱᱟᱜ ᱫᱚ ᱚᱱᱟᱨᱮ ᱟᱠᱚ ᱞᱟᱜᱽᱬᱮ ᱮᱱᱮᱡ ᱠᱚ ᱫᱚᱦᱚᱭᱟ ᱞᱟᱜᱽᱬᱮ ᱮᱱᱮᱡ ᱦᱮᱯᱨᱟᱣ ᱵᱮᱥ ᱢᱮᱠᱚᱯ ᱮᱱᱟᱭ ᱯᱩᱨᱟᱹ ᱥᱟᱹᱲᱤ ᱯᱟᱹᱧᱪᱤ ᱥᱟᱹᱲᱤ ᱵᱟᱸᱫᱮ ᱠᱮᱜᱼᱟ ᱯᱩᱨᱟᱹ ᱟᱨ ᱯᱷᱮᱥᱚᱱ ᱯᱷᱮᱥᱚᱱ ᱮᱱᱟᱭ ᱮᱠᱵᱟᱨᱮ ᱟᱨ ᱵᱟᱨᱯᱮ ᱫᱷᱟᱣ ᱛᱮ ᱟᱹᱨᱥᱤ ᱛᱮ ᱧᱮᱞᱚᱜ ᱠᱟᱱᱟᱭ ᱟᱨ ᱚᱱᱠᱟ ᱠᱟᱛᱮ ᱦᱟᱸᱰᱮ ᱧᱤᱫᱟᱹ ᱜᱚᱴᱟ ᱧᱤᱫᱟᱹ ᱮᱱᱮᱡ ᱠᱟᱱᱟ ᱯᱨᱟᱭᱤᱡᱽ ᱱᱟᱦᱟᱜ ᱚᱱᱮ ᱯᱨᱟᱭᱤᱡᱽ ᱞᱟᱹᱜᱤᱫ ᱛᱮ ᱚᱱᱟ ᱰᱨᱮᱥᱤᱝ ᱴᱮᱵᱩᱞ ᱯᱮᱱ ᱱᱚᱜᱼᱚ ᱱᱚᱣᱟ ᱛᱮ ᱱᱚᱜᱼᱚ ᱱᱚᱣᱟ ᱡᱩᱫᱤ ᱱᱚᱣᱟ ᱠᱚᱢᱯᱤᱴᱤᱥᱚᱱ ᱵᱚ ᱫᱚᱦᱚᱭᱟ ᱟᱵᱚ ᱰᱨᱮᱥᱤᱝ ᱴᱮᱵᱩᱞ ᱯᱷᱮᱱ ᱞᱟᱹᱜᱤᱫ ᱛᱮ ᱩᱱᱟᱹᱜ ᱢᱟᱱᱮ ᱰᱟᱸᱰᱟ ᱦᱤᱞᱟᱹᱣ ᱦᱚᱴᱚᱜ ᱠᱚᱫᱚᱨᱟᱛᱮᱢ ᱮᱱᱮᱡᱼᱟ ᱜᱚᱴᱟ ᱧᱤᱫᱟᱹ ᱮᱱᱠᱷᱟᱱ ᱱᱤᱭᱟᱹ ᱱᱤᱭᱟᱹ ᱞᱟᱹᱜᱤᱫ ᱟᱵᱚ ᱢᱤᱫᱴᱟᱝ ᱚᱞᱪᱤᱠᱤ ᱠᱚ ᱪᱮᱫ ᱞᱮᱠᱟ ᱨᱮᱵᱚᱱ ᱦᱟᱨᱟ ᱢᱟᱨᱟᱝᱟ ᱱᱚᱣᱟ ᱢᱤᱫᱴᱟᱝ ᱩᱱᱟᱹᱜ ᱢᱟᱨᱟᱝ ᱢᱩᱫᱽᱫᱟ ᱠᱟᱱ ᱛᱟᱵᱚᱱᱟ ᱟᱵᱚ ᱱᱚᱣᱟ ᱞᱟᱹᱜᱤᱫ ᱠᱚᱢᱯᱤᱴᱤᱥᱚᱱ ᱫᱚ ᱦᱟᱢᱮᱥᱮ ᱚᱞᱚᱜ ᱚᱞ ᱠᱚᱢᱯᱤᱴᱤᱥᱚᱱ ᱚᱞᱪᱤᱠᱤ ᱚᱞ ᱨᱮ ᱦᱮᱯᱨᱟᱣ ᱫᱚᱦᱚᱭ ᱢᱟ ᱵᱤᱵᱷᱤᱱᱱᱚ ᱯᱨᱚᱠᱟᱨ ᱢᱟᱱᱮ ᱡᱤᱠᱮ ᱴᱮᱥᱴ ᱠᱚ ᱦᱩᱭᱩᱜ ᱢᱟ ᱟᱨ ᱱᱚᱝᱠᱟ ᱚᱞ ᱦᱮᱯᱨᱟᱣ ᱠᱚ ᱦᱩᱭᱩᱜ ᱢᱟ ᱚᱱᱟ ᱠᱚᱨᱮ ᱠᱚᱢᱯᱤᱴᱤᱥᱚᱱ ᱫᱚ ᱯᱨᱟᱭᱤᱡᱽ ᱫᱚᱦᱚᱭ ᱯᱮ ᱴᱮᱵᱩᱞ ᱯᱷᱮᱱ ᱫᱚᱦᱚᱭ ᱯᱮ ᱰᱨᱮᱥᱤᱝ ᱴᱮᱵᱩᱞ ᱫᱚᱦᱚᱭ ᱯᱮ ᱚᱱᱟ ᱠᱚ ᱫᱚᱦᱚᱭ ᱯᱮ ᱥᱮ ᱚᱱᱟ ᱠᱚᱢᱟ ᱟᱯᱮᱭᱟᱜ ᱢᱟ ᱡᱟᱦᱟᱸᱭ ᱠᱚᱯᱮ ᱫᱚᱦᱚᱭᱮᱫᱼᱟ ᱱᱚᱣᱟ ᱤᱭᱟᱹ ᱯᱷᱟᱝᱥᱚᱱ ᱠᱚ ᱚᱱᱟ ᱠᱚᱨᱮ ᱢᱟ ᱵᱟᱯᱮ ᱫᱚᱦᱚᱭᱮᱫᱼᱟ ᱞᱟᱜᱽᱬᱮ ᱮᱱᱮᱡ ᱦᱳᱭ ᱞᱟᱜᱽᱬᱮ ᱮᱱᱮᱡ ᱫᱚ ᱚᱠᱟᱨᱮ ᱦᱩᱭᱩᱜ ᱠᱟᱱ ᱛᱟᱦᱮᱸᱫ ᱞᱟᱜᱽᱬᱮ ᱮᱱᱮᱡ ᱫᱚ ᱫᱷᱚᱨᱚᱢ ᱟᱠᱷᱲᱟ ᱨᱮ ᱦᱩᱭᱩᱜᱼᱟ ᱞᱟᱜᱽᱬᱮ ᱮᱱᱮᱡ ᱫᱚ ᱟᱵᱚ ᱠᱟᱞᱪᱟᱨ ᱨᱮᱭᱟᱜ ᱠᱟᱱ ᱜᱮᱭᱟ ᱠᱤᱱᱛᱩ ᱠᱟᱞᱪᱟᱨ ᱨᱮᱭᱟᱜ ᱚᱠᱟ ᱡᱤᱱᱤᱥ ᱚᱠᱟ ᱴᱷᱟᱶ ᱨᱮ ᱚᱠᱟ ᱞᱮᱠᱟ ᱵᱚᱱ ᱠᱟᱹᱢᱤᱭᱟ ᱚᱱᱟ ᱢᱟ ᱵᱟᱢ ᱴᱷᱤᱠᱟᱹ ᱫᱟᱲᱮᱭᱟᱜ ᱠᱟᱱ ᱫᱚ ᱠᱚᱢᱤᱴᱤ ᱟᱯᱮ ᱯᱮ ᱢᱮᱱᱮᱜᱼᱟ ᱟᱞᱮ ᱫᱚ ᱟᱞᱮ ᱟᱹᱛᱩ ᱨᱮ ᱱᱚᱝᱠᱟ ᱯᱨᱳᱜᱨᱟᱢ ᱞᱮ ᱫᱚᱦᱚ ᱠᱮᱜᱼᱟ ᱞᱟᱜᱽᱲᱮ ᱮᱱᱮᱡ ᱞᱮ ᱫᱚᱦᱚ ᱠᱟᱜᱼᱟ ᱰᱨᱮᱥᱤᱝ ᱴᱮᱵᱩᱞ ᱞᱮ ᱫᱚᱦᱚ ᱟᱠᱟᱜᱼᱟ ᱯᱷᱮᱱ ᱱᱩᱱᱟᱹᱜ ᱞᱮ ᱫᱚᱦᱚ ᱟᱠᱟᱜᱼᱟ ᱟᱨ ᱵᱟᱠᱷᱟᱱ ᱥᱚᱱᱟ ᱯᱷᱩᱞᱤ ᱞᱮ ᱫᱚᱦᱚ ᱟᱠᱟᱜᱼᱟ ᱦᱟᱱᱮ ᱜᱷᱟᱜᱽᱨᱟ ᱞᱮ ᱫᱚᱦᱚ ᱟᱠᱟᱜᱼᱟ ᱦᱳᱭ ᱟᱹᱰᱤ ᱱᱟᱯᱟᱭ ᱠᱟᱹᱢᱤ ᱛᱟᱯᱮ ᱟᱫᱚ ᱛᱮᱦᱮᱧ ᱫᱚ ᱟᱯᱮ ᱱᱚᱣᱟ ᱵᱷᱤᱰᱤᱭᱳ ᱢᱟᱫᱽᱫᱷᱚᱢ ᱛᱮᱜᱮ ᱟᱯᱮ ᱞᱤᱧ ᱠᱨᱤᱴᱤᱥᱟᱭᱤᱡᱽ ᱧᱚᱜᱮᱫ ᱯᱮᱭᱟ ᱟᱨ ᱟᱵᱚ ᱱᱤᱛᱚᱜ ᱥᱟᱱᱛᱟᱲ ᱱᱤᱱᱟᱹᱜ ᱤᱭᱟᱹᱨᱮ ᱢᱮᱱᱟᱜ ᱵᱚᱱᱟ ᱱᱚᱣᱟ ᱠᱚ ᱡᱩᱫᱤ ᱵᱟᱵᱚᱱ ᱪᱮᱸᱜᱷᱟ ᱪᱮᱛᱱᱟᱜᱼᱟ ᱮᱱᱠᱷᱟᱱ ᱛᱤᱥ ᱛᱤᱥ ᱟᱫᱚ ᱟᱵᱚ ᱫᱚ ᱢᱤᱫ ᱦᱚᱲ ᱢᱤᱫ ᱤᱭᱟᱹ ᱛᱮᱫᱚ ᱵᱚᱱ ᱦᱤᱡᱩᱜᱼᱟ ᱟᱵᱚᱣᱟᱜ ᱢᱤᱫᱴᱟᱝ ᱡᱩᱢᱤᱫ ᱫᱚ ᱪᱮᱫ ᱞᱮᱠᱟᱨᱮ ᱦᱤᱡᱩᱜᱼᱟ ᱟᱵᱚ ᱢᱟ ᱡᱩᱢᱤᱫᱚᱜ ᱠᱟᱱᱟ ᱵᱚᱱ ᱵᱚᱞ ᱮᱱᱮᱡ ᱨᱮ ᱡᱩᱢᱤᱫᱚᱜ ᱠᱟᱱᱟ ᱵᱚᱱ ᱞᱟᱜᱽᱬᱮ ᱮᱱᱮᱡ ᱨᱮ ᱡᱩᱢᱤᱫᱚᱜ ᱠᱟᱱᱟ ᱵᱚᱱ ᱵᱷᱮᱲᱟ ᱦᱚᱨᱯᱚᱜ ᱨᱮ ᱟᱫᱚ ᱮᱱᱠᱷᱟᱱ ᱟᱵᱚ ᱫᱚ ᱟᱵᱚᱣᱟᱜ ᱠᱟᱞᱪᱟᱨ ᱟᱵᱚᱣᱟᱜ ᱚᱞ ᱯᱟᱲᱦᱟᱣ ᱟᱵᱚᱣᱟᱜ ᱥᱤᱠᱷᱱᱟᱹᱛ ᱛᱤᱥ ᱵᱚᱱ ᱦᱟᱨᱟ ᱢᱟᱨᱟᱝᱟ ᱱᱚᱜᱼᱚ ᱱᱚᱝᱠᱟ ᱟᱵᱚ ᱡᱩᱫᱤ ᱱᱤᱛᱚᱜ ᱱᱩᱠᱩ ᱱᱩᱠᱩ ᱱᱩᱠᱩ ᱠᱚ ᱤᱭᱟᱹᱜᱼᱟ ᱱᱚᱜᱼᱚ ᱱᱚᱝᱠᱟ ᱠᱚ ᱮᱱᱮᱡᱼᱟ ᱟᱵᱚ ᱱᱚᱜᱼᱚ ᱱᱚᱝᱠᱟ ᱥᱮᱬᱟ ᱦᱚᱲ ᱠᱚ ᱱᱚᱝᱠᱟᱱ ᱯᱨᱳᱜᱨᱟᱢ ᱵᱚ ᱫᱚᱦᱚᱭᱟ ᱮᱱᱠᱷᱟᱱ ᱠᱟᱹᱴᱤᱡ ᱠᱟᱹᱴᱤᱡ ᱠᱚ ᱚᱱᱟ ᱠᱚ ᱪᱮᱫᱚᱜᱼᱟ ᱟᱞᱮᱭᱟᱜ ᱠᱟᱞᱪᱟᱨ ᱫᱚ ᱱᱚᱜᱼᱚ ᱱᱚᱝᱠᱟ ᱰᱤᱡᱮ ᱞᱟᱜᱽᱬᱮ ᱮᱱᱮᱡ ᱞᱮ ᱫᱚᱦᱚᱭᱟ ᱞᱟᱜᱽᱬᱮ ᱮᱱᱮᱡ ᱞᱮ ᱫᱚᱦᱚᱭᱟ ᱵᱟᱠᱷᱟᱱ ᱵᱷᱮᱰᱟ ᱞᱮ ᱨᱚᱯᱚᱜ ᱠᱚᱣᱟ ᱟᱨ ᱵᱟᱠᱷᱟᱱ ᱫᱚ ᱱᱚᱜᱼᱚᱭ ᱛᱟᱥ ᱮᱱᱮᱡ ᱦᱮᱯᱨᱟᱣ ᱞᱮ ᱫᱚᱦᱚᱭᱟ ᱟᱨ ᱵᱟᱠᱷᱟᱱ ᱫᱚ ᱵᱚᱞ ᱮᱱᱮᱡ ᱦᱮᱯᱨᱟᱣ ᱞᱮ ᱫᱚᱦᱚᱭᱟ ᱱᱚᱜᱼᱚ ᱱᱚᱝᱠᱟ ᱴᱩᱨᱱᱟᱢᱮᱱᱴ ᱠᱚᱞᱮ ᱫᱚᱦᱚᱭᱟ ᱟᱫᱚ ᱵᱚᱞ ᱮᱱᱮᱡ ᱫᱚ ᱱᱟᱯᱟᱭ ᱠᱟᱛᱷᱟ ᱠᱟᱱᱟ ᱱᱚᱣᱟ ᱫᱚ ᱢᱤᱫᱴᱟᱝ ᱟᱹᱰᱤ ᱵᱮᱥ ᱡᱤᱱᱤᱥ ᱠᱟᱱᱟ ᱱᱤᱛᱚᱜ ᱫᱚ ᱤᱱᱴᱟᱨᱱᱮᱥᱱᱟᱞ ᱱᱮᱥᱱᱟᱞ ᱠᱚ ᱪᱟᱞᱟᱜ ᱠᱟᱱ ᱜᱮᱭᱟ ᱟᱫᱚ ᱯᱨᱚᱯᱟᱨ ᱜᱟᱭᱰᱮᱱᱥ ᱧᱟᱢ ᱠᱟᱛᱮ ᱮᱱᱮᱡ ᱯᱮ ᱛᱟᱵᱚᱱ ᱠᱷᱮᱞᱟᱲᱤ ᱠᱚᱧ ᱢᱮᱛᱟ ᱯᱮ ᱠᱟᱱᱟ ᱟᱨ ᱵᱟᱝᱠᱷᱟᱱ ᱫᱚ ᱟᱯᱮᱭᱟᱜ ᱞᱟᱭᱤᱯᱷ ᱵᱮᱨᱵᱟᱫ ᱪᱷᱟᱲᱟ ᱪᱮᱫ ᱦᱚᱸ ᱵᱟᱭ ᱦᱩᱭ ᱫᱟᱲᱮᱭᱟᱜᱼᱟ ᱚᱱᱮ ᱚᱱᱠᱟᱱ ᱠᱟᱛᱷᱟ ᱟᱫᱚ ᱛᱮᱦᱮᱧᱟᱜ ᱵᱷᱤᱰᱤᱭᱳ ᱱᱟᱦᱟᱜ ᱟᱹᱰᱤ ᱡᱤᱞᱤᱧ ᱤᱫᱤᱜ ᱠᱟᱱᱛᱮ ᱛᱮᱦᱮᱧ ᱫᱚ ᱱᱤᱱᱟᱹᱜ ᱨᱮᱜᱤᱧ ᱢᱩᱪᱟᱹᱫᱮᱜᱼᱟ ᱠᱟᱛᱷᱟ ᱢᱟ ᱵᱟᱭ ᱪᱟᱵᱟ ᱟᱠᱟᱱ ᱜᱮᱭᱟ ᱫᱟᱨᱟᱭ ᱫᱷᱟᱣ ᱵᱷᱤᱰᱤᱭᱳ ᱨᱮ ᱟᱨᱦᱚᱸ ᱰᱷᱮᱨ ᱥᱟᱺᱦᱤᱡ ᱤᱧ ᱟᱹᱜᱩᱭᱟ ᱢᱟ ᱛᱚᱵᱮ ᱥᱟᱱᱟᱢ ᱠᱚᱜᱮ ᱡᱚᱦᱟᱨ